ᱟᱨ ᱜᱟᱛᱮ ᱠᱚ ᱧᱮᱞ ᱯᱮ ᱢᱮᱨᱚᱢ ᱴᱷᱮᱱ ᱦᱚᱸ ᱟᱨᱮᱞ ᱠᱚ ᱯᱷᱟᱱᱴᱤ ᱞᱮᱫ ᱠᱟᱱᱟ ᱩᱱᱠᱩ ᱟᱹᱵᱤ ᱢᱟ ᱫᱚᱨᱟ ᱟᱨᱮᱞ

ᱜᱟᱛᱮ ᱠᱚ ᱯᱷᱟᱭᱱᱮᱞ ᱱᱤᱛᱚᱜ ᱫᱚ ᱚᱲᱟᱜ ᱠᱷᱚᱱ ᱵᱟᱦᱨᱮᱧ ᱩᱰᱩᱠ ᱟᱠᱟᱱᱟ ᱢᱟᱱᱮ ᱟᱛᱳ ᱵᱟᱦᱨᱮ ᱥᱮᱫ ᱤᱧ ᱥᱮᱱᱚᱜ ᱠᱟᱱᱟ ᱧᱮᱞ ᱯᱮ ᱱᱚᱛᱮ ᱫᱚ ᱛᱤᱱᱟᱹᱜ ᱢᱟᱨᱥᱟᱞ ᱢᱮᱱᱟᱜ ᱟᱠᱟᱫᱼᱟ ᱦᱮᱸ ᱮᱠᱷᱚᱱᱚ ᱢᱟᱱᱮ ᱯᱟᱸᱪᱴᱟ ᱜᱟᱱ ᱵᱟᱡᱟᱣ ᱟᱠᱟᱱᱟ ᱦᱮᱸ ᱥᱮ ᱵᱮᱥ ᱡᱟᱹᱥᱛᱤ ᱫᱚ ᱵᱟᱭ ᱵᱟᱡᱟᱣ ᱟᱠᱟᱱᱟ ᱟᱨ ᱮᱢᱚᱱ ᱡᱟᱹᱥᱛᱤ ᱫᱟᱜ ᱠᱮᱫᱟ ᱥᱮ ᱢᱟᱱᱮ ᱧᱩᱛ ᱟᱹᱜᱩ ᱠᱮᱫᱟ ᱜᱚᱴᱟ ᱟᱨ ᱠᱩᱴᱤᱧ ᱡᱳᱨ ᱦᱚᱭ ᱟᱛᱮᱫ ᱮ ᱫᱟᱜ ᱠᱮᱫᱟ ᱱᱟᱜ ᱱᱚᱣᱟ ᱵᱷᱤᱰᱤᱭᱳ ᱨᱮᱧ ᱫᱮᱠᱷᱟᱣ ᱟᱯᱮᱭᱟ ᱦᱳᱭ ᱥᱮ ᱱᱟᱜ ᱧᱮᱞ ᱯᱮ ᱛᱟᱵᱚᱱ ᱪᱮᱫ ᱞᱮᱠᱟ ᱠᱟᱱᱟ ᱠᱷᱟᱱ ᱟᱞᱮ ᱥᱮᱫ ᱫᱟᱜ ᱟᱠᱟᱫᱟ ᱟᱨ ᱤᱧ ᱫᱚ ᱛᱟᱵᱚᱱ ᱢᱮᱱᱟᱹᱧᱟ ᱚᱸᱰᱮ ᱫᱟᱨᱮ ᱵᱩᱴᱟᱹ ᱴᱷᱮᱱ ᱱᱚᱰᱮ ᱜᱮ ᱦᱟᱢᱮᱥᱟᱧ ᱦᱤᱡᱩᱜ ᱜᱮᱭᱟ ᱟᱨ ᱱᱚᱛᱮ ᱫᱚ ᱮᱠᱷᱚᱱ ᱨᱤᱢᱤᱞ ᱟᱠᱟᱫ ᱜᱮᱭᱟ ᱟᱨ ᱵᱤᱡᱽᱞᱤ ᱦᱚᱸ ᱵᱤᱡᱽᱞᱤᱭᱮᱫ ᱜᱮᱭᱟ ᱜᱟᱛᱮ ᱠᱚ ᱧᱮᱞᱮᱫᱼᱟ ᱯᱮ ᱱᱚᱜᱼᱚ ᱱᱚᱛᱮ ᱫᱚ ᱟᱥᱛᱮ ᱟᱥᱛᱮ ᱛᱮ ᱨᱤᱢᱤᱞᱮ ᱢᱟᱱᱮ ᱯᱷᱟᱸᱠᱟ ᱟᱹᱜᱩᱭᱮᱫᱼᱟ ᱨᱤᱢᱤᱞ ᱠᱚ ᱢᱟᱨᱥᱟᱞᱮᱫᱼᱟ ᱱᱚᱜᱼᱚ ᱱᱚᱛᱮ ᱟᱨ ᱱᱚᱛᱮ ᱫᱚ ᱧᱮᱞ ᱯᱮ ᱛᱟᱵᱚᱱ ᱱᱚᱜᱼᱚ ᱱᱚᱝᱠᱟᱱ ᱱᱟᱡᱟᱨᱟ ᱢᱮᱱᱟᱜ ᱟᱠᱟᱫᱼᱟ ᱟᱨ ᱦᱚᱭ ᱫᱟᱜ ᱯᱟᱨᱚᱢ ᱯᱚᱨᱮ ᱟᱫᱚ ᱚᱲᱟᱜ ᱠᱷᱚᱱᱟᱜ ᱩᱰᱩᱠ ᱠᱟᱛᱮ ᱤᱧ ᱛᱷᱚᱲᱟ ᱵᱟᱦᱮᱨ ᱥᱮᱫ ᱤᱧ ᱥᱮᱱ ᱞᱮᱱᱜᱮ ᱪᱮᱫ ᱞᱮᱠᱟ ᱯᱚᱨᱤᱥᱛᱷᱤᱛᱤ ᱢᱮᱱᱟᱜ ᱟᱠᱟᱫ ᱵᱟᱦᱨᱮ ᱨᱮᱱᱟᱜ ᱦᱮᱸ ᱥᱮ ᱟᱫᱚ ᱤᱱᱟᱹᱛᱮ ᱛᱟᱵᱚ ᱵᱟᱦᱮᱨ ᱥᱮᱫ ᱤᱧ ᱦᱮᱡ ᱮᱱᱟ ᱟᱨ ᱱᱚᱜᱼᱚᱭ ᱯᱮ ᱧᱮᱞ ᱫᱟᱲᱮᱭᱟᱜ ᱠᱟᱱᱟ ᱟᱞᱮ ᱟᱹᱛᱩ ᱫᱚ ᱛᱟᱭᱚᱢ ᱥᱮᱫ ᱨᱮ ᱧᱮᱞᱚᱜ ᱠᱟᱱᱟ

ᱛᱚ ᱱᱚᱣᱟ ᱟᱹᱰᱤ ᱢᱟᱨᱟᱝ ᱢᱤᱫᱴᱮᱱ ᱵᱷᱟᱜᱮ ᱢᱟᱱᱮ ᱱᱤᱭᱩᱡᱽ ᱠᱟᱱᱟ ᱡᱮ ᱱᱩᱱ ᱢᱟᱨᱟᱝ ᱦᱚᱭ ᱯᱟᱨᱚᱢᱮᱱᱟ ᱪᱮᱫ ᱦᱚᱸ ᱵᱟᱭ ᱪᱤᱠᱟᱹ ᱠᱟᱱᱟ ᱠᱷᱚᱛᱤ ᱫᱚ ᱦᱮᱸ ᱥᱮ ᱛᱚ ᱡᱟᱭᱦᱳᱠ ᱢᱚᱴᱟᱢᱩᱴᱤ ᱱᱚᱝᱠᱟ ᱯᱟᱨᱚᱢᱮᱱᱟ ᱟᱨ ᱱᱮᱛᱟᱨ ᱫᱤᱱ ᱫᱚ ᱦᱟᱢᱮᱥᱟᱭ ᱫᱟᱜ ᱮᱫᱟ ᱟᱞᱮ ᱱᱚᱛᱮ ᱫᱚ ᱢᱟᱱᱮ ᱯᱨᱚᱛᱤᱫᱤᱱ ᱜᱮ ᱛᱟᱨᱟᱥᱤᱧ ᱞᱮᱱᱠᱷᱟᱱ ᱜᱮ ᱫᱟᱜᱮᱜᱼᱟ ᱱᱤᱭᱟᱹ ᱠᱚᱴᱟ ᱫᱤᱱ ᱫᱚ ᱢᱟᱱᱮ ᱢᱤᱫ ᱫᱤᱱ ᱦᱚᱸ ᱪᱷᱟᱲᱟᱱ ᱜᱮ ᱵᱟᱹᱱᱩᱜᱼᱟ ᱦᱮᱸ ᱥᱮ ᱛᱚ ᱴᱷᱤᱠ ᱜᱮᱭᱟ ᱱᱚᱝᱠᱟ ᱦᱩᱲᱩ ᱠᱚ ᱜᱮᱞᱮᱜ ᱠᱟᱱᱟ ᱦᱮᱸ ᱥᱮ ᱟᱨ ᱱᱚᱣᱟ ᱨᱮᱜᱮ ᱡᱩᱫᱤ ᱟᱨᱮᱞ ᱵᱤ ᱟᱨᱮᱞ ᱟᱛᱮᱫ ᱦᱚᱸ ᱱᱚᱝᱠᱟᱭ ᱫᱟᱜᱟ ᱛᱚ ᱟᱹᱰᱤ ᱵᱟᱹᱲᱤᱡ ᱜᱮ ᱦᱩᱭᱩᱜᱼᱟ ᱦᱚᱸᱜᱼᱚ ᱱᱚᱛᱮ ᱨᱮ ᱪᱮᱫ ᱪᱚ ᱧᱮᱞᱚᱜ ᱠᱟᱱᱟ ᱧᱮᱞ ᱯᱮ ᱛᱟᱵᱚᱱ ᱚᱱᱛᱮ ᱨᱮ ᱪᱮᱫ ᱪᱚ ᱧᱮᱞᱚᱜ ᱠᱟᱱᱟ ᱨᱤᱢᱤᱞ ᱨᱮ ᱚᱠᱟ ᱥᱮᱫ ᱦᱚᱸ ᱪᱮᱫ ᱦᱚᱸ ᱵᱟᱹᱱᱩᱜᱼᱟ ᱱᱚᱜᱼᱚᱭ ᱧᱮᱞ ᱯᱮ ᱛᱟᱵᱚᱱ ᱯᱚᱨᱤᱥᱠᱟᱨ ᱜᱮᱭᱟ ᱢᱮᱱᱠᱷᱟᱱ ᱱᱚᱛᱮ ᱨᱮ ᱪᱮᱫ ᱪᱚᱝ ᱢᱤᱫᱴᱮᱱ ᱨᱟᱠᱟᱵ ᱟᱠᱟᱱᱟ ᱱᱚᱜᱼᱚ ᱱᱚᱝᱠᱟ ᱦᱮᱸ ᱥᱮ ᱟᱨ ᱱᱚᱣᱟ ᱫᱚ ᱫᱟᱜ ᱯᱚᱨᱮ ᱜᱮ ᱱᱚᱜᱼᱚ ᱱᱚᱝᱠᱟ ᱧᱮᱞᱚᱜ ᱠᱟᱱᱟ ᱪᱮᱫ ᱠᱟᱱᱟ ᱟᱞᱮ ᱦᱚᱸ ᱵᱟᱞᱮ ᱵᱩᱡᱷᱟᱹᱣ ᱫᱟᱲᱮᱭᱟᱜ ᱠᱟᱱᱟ ᱛᱚ ᱤᱧ ᱛᱷᱚᱲᱟ ᱡᱩᱢ ᱠᱟᱛᱮᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱭ ᱧᱮᱞ ᱯᱮ ᱪᱮᱫ ᱠᱟᱱᱟ ᱤᱧ ᱵᱟᱲᱟᱭ ᱵᱟᱹᱧ ᱵᱟᱲᱟᱭ ᱫᱟᱲᱮᱭᱟᱜ ᱠᱟᱱᱟ ᱢᱮᱱᱠᱷᱟᱱ ᱟᱯᱮ ᱡᱩᱫᱤ ᱯᱮ ᱞᱟᱹᱭᱟ ᱱᱚᱣᱟ ᱫᱚ ᱵᱮᱲᱟᱭ ᱦᱟᱹᱥᱩᱨᱚᱜ ᱠᱟᱱᱟ ᱢᱮᱱᱠᱷᱟᱱ ᱵᱟᱝ ᱜᱮ ᱟᱞᱮᱭᱟᱜ ᱵᱮᱲᱟ ᱫᱚ ᱦᱟᱸᱜ ᱱᱚᱛᱮ ᱨᱮ ᱦᱟᱹᱥᱩᱨᱚᱜᱼᱟᱭ ᱱᱚᱜᱼᱚ ᱱᱚᱛᱮ ᱨᱮ ᱦᱮᱸ ᱥᱮ ᱱᱚᱣᱟ ᱫᱷᱟᱨᱮ ᱵᱮᱲᱟᱭ ᱦᱟᱹᱥᱩᱨᱚᱜᱼᱟᱭ ᱢᱮᱱᱠᱷᱟᱱ ᱱᱚᱛᱮ ᱫᱚ ᱵᱮᱲᱟ ᱫᱚᱭ ᱫᱟᱱᱟᱝ ᱜᱮᱭᱟ ᱱᱚᱣᱟ ᱫᱚ ᱦᱩᱭᱩᱜ ᱠᱟᱱᱟ